ᱟᱵᱚ ᱦᱚᱲ ᱦᱚᱯᱚᱱ ᱠᱟᱱᱟ ᱵᱚ ᱦᱚᱲ ᱦᱚᱯᱚᱱ ᱛᱩᱞᱩᱡ ᱡᱚᱛᱚ ᱦᱚᱲ ᱜᱮ ᱢᱟᱲᱟᱝ ᱥᱮᱫ ᱥᱮᱱᱚᱜ ᱢᱟᱲᱟᱝ ᱥᱮᱫ ᱞᱟᱦᱟᱱᱛᱤ ᱨᱮᱭᱟᱜ ᱡᱚᱛᱚ ᱦᱚᱲ ᱵᱚ ᱤᱪᱪᱷᱟᱭᱮᱫᱼᱟ ᱤᱠᱷᱟᱹᱱ ᱟᱵᱚ ᱢᱤᱫᱴᱤᱡ ᱥᱟᱫᱷᱟᱨᱚᱱ ᱦᱚᱲ ᱢᱟᱲᱟᱝ ᱥᱮᱫ ᱮ ᱥᱮᱱ ᱫᱟᱲᱮᱭᱟᱜ ᱠᱟᱱᱟ ᱟᱡᱟᱜ ᱤᱪᱪᱷᱟ ᱯᱩᱨᱚᱱᱚᱜ ᱠᱟᱱᱟ ᱟᱡ ᱥᱚᱯᱷᱚᱞᱚᱛᱟᱭ ᱧᱟᱢᱮᱜᱼᱟ ᱤᱠᱷᱟᱹᱱ ᱟᱨ ᱛᱤᱱᱟᱹᱜ ᱦᱚᱲ ᱜᱟᱱ ᱦᱚᱲ ᱥᱚᱯᱷᱚᱞᱚᱛᱟ ᱵᱟᱵᱚ ᱧᱟᱢᱮᱜᱼᱟ ᱟᱪᱪᱷᱟ ᱱᱚᱣᱟ ᱤᱫᱤ ᱠᱟᱛᱮ ᱛᱮᱦᱮᱧᱟᱜ ᱜᱟᱞᱢᱟᱨᱟᱣ ᱟᱹᱞᱤᱧᱟᱜ ᱥᱮᱪᱮᱫ ᱟᱠᱷᱲᱟ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱡᱚᱦᱟᱨ ᱟᱪᱪᱷᱟ ᱛᱮᱦᱮᱧ ᱡᱚᱛᱚ ᱦᱚᱲ ᱵᱚ ᱠᱟᱹᱢᱤ ᱠᱟᱱ ᱜᱮᱭᱟ ᱠᱟᱹᱢᱤ ᱛᱟᱞᱟ ᱛᱮᱜᱮ ᱥᱚᱯᱷᱚᱲᱚᱛᱟ ᱛᱟᱨᱟ ᱵᱚ ᱧᱟᱢᱮᱜᱼᱟ ᱛᱟᱨᱟ ᱫᱚ ᱵᱤᱯᱷᱚᱲᱚᱛᱟ ᱵᱚ ᱧᱟᱢᱮᱜᱼᱟ ᱱᱚᱰᱮ ᱦᱤᱡᱩᱜ ᱠᱟᱱᱟ ᱡᱚᱛᱚ ᱦᱚᱲ ᱜᱮ ᱵᱟᱲᱟᱭᱟᱵᱚ ᱥᱚᱱᱟ ᱨᱩᱯᱟᱹ ᱫᱷᱚᱱ ᱥᱚᱢᱯᱚᱛᱤ ᱵᱟᱹᱫᱽ ᱵᱟᱹᱭᱦᱟᱹᱲ ᱵᱚ ᱢᱮᱱᱟ ᱟᱹᱰᱤ ᱢᱩᱞᱞᱚᱵᱟᱱ ᱡᱤᱱᱤᱥ ᱤᱠᱷᱟᱹᱱ ᱚᱱᱟ ᱠᱚ ᱢᱩᱞᱞᱚᱵᱟᱱ ᱡᱤᱱᱤᱥ ᱠᱚᱫᱚ ᱵᱟᱝ ᱠᱟᱱᱟ ᱪᱤᱠᱟᱹᱛᱮ ᱥᱚᱢᱚᱭ ᱢᱤᱫᱴᱟᱝ ᱚᱱᱠᱟᱱ ᱡᱤᱱᱤᱥ ᱠᱟᱱᱟ ᱴᱷᱤᱠ ᱥᱚᱢᱚᱭ ᱨᱮ ᱥᱚᱢᱚᱭ ᱤᱫᱤ ᱠᱟᱛᱮ ᱡᱩᱫᱤ ᱵᱟᱢ ᱠᱟᱹᱢᱤᱭᱟ ᱮᱱᱠᱷᱟᱱ ᱥᱚᱯᱷᱚᱞᱚᱛᱟ ᱵᱤᱯᱷᱚᱞᱚᱛᱟ ᱚᱸᱰᱮ ᱜᱮ ᱧᱮᱞ ᱧᱟᱢᱚᱜᱼᱟ ᱟᱫᱚ ᱚᱱᱟᱛᱮ ᱥᱚᱢᱚᱭ ᱜᱮ ᱵᱚᱦᱩᱛ ᱢᱩᱞᱞᱚᱵᱟᱱ ᱥᱚᱢᱚᱭ ᱤᱫᱤ ᱠᱟᱛᱮ ᱠᱟᱹᱢᱤ ᱞᱮᱠᱷᱟᱱ ᱥᱚᱯᱷᱚᱞᱚᱛᱟ ᱟᱨ ᱵᱤᱯᱷᱚᱞᱚᱛᱟ ᱫᱚ ᱚᱸᱰᱮ ᱜᱮ ᱧᱮᱞ ᱧᱟᱢᱚᱜᱼᱟ ᱛᱚᱵᱮ ᱟᱵᱚ ᱟᱹᱫᱤᱵᱟᱹᱥᱤ ᱥᱚᱢᱟᱡᱽ ᱨᱮ ᱟᱹᱫᱤᱵᱟᱹᱥᱤ ᱠᱚ ᱦᱚᱲ ᱦᱚᱯᱚᱱ ᱴᱷᱮᱱ ᱴᱷᱤᱠ ᱥᱚᱢᱚᱭ ᱨᱮ ᱥᱚᱢᱚᱭ ᱤᱫᱤ ᱠᱟᱛᱮ ᱵᱟᱵᱚ ᱠᱟᱹᱢᱤᱭᱮᱫᱼᱟ ᱚᱱᱟ ᱛᱮᱜᱮ ᱯᱟᱞᱮ ᱛᱮᱦᱮᱧ ᱟᱵᱚ ᱱᱩᱱᱟᱹᱜ ᱞᱟᱛᱟᱨ ᱨᱮ ᱢᱮᱱᱟᱜ ᱵᱚᱱᱟ ᱢᱤᱫᱴᱤᱡ ᱢᱩᱠᱷᱭᱚ ᱢᱚᱱᱛᱨᱤ ᱭᱟᱜ ᱥᱚᱢᱚᱭ ᱡᱮᱢᱛᱤ ᱪᱚᱵᱵᱤᱥ ᱜᱷᱚᱱᱴᱟ ᱟᱵᱚ ᱞᱟᱹᱜᱤᱫ ᱦᱚᱸ ᱥᱚᱢᱚᱭ ᱦᱚᱸ ᱪᱚᱵᱵᱤᱥ ᱜᱷᱚᱱᱴᱟ ᱡᱚᱛᱚ ᱦᱚᱲ ᱞᱟᱹᱜᱤᱫ ᱜᱮ ᱥᱚᱢᱚᱭ ᱫᱚ ᱥᱚᱢᱟᱱ ᱜᱮᱭᱟ ᱛᱚᱵᱮ ᱥᱚᱢᱚᱭ ᱤᱫᱤ ᱠᱟᱛᱮ ᱴᱷᱤᱠ ᱥᱚᱢᱚᱭ ᱨᱮ ᱵᱟᱝ ᱠᱟᱹᱢᱤ ᱞᱮᱠᱷᱟᱱ ᱥᱚᱯᱷᱚᱞᱚᱛᱟ ᱫᱚ ᱵᱟᱭ ᱧᱟᱢᱚᱜᱼᱟ ᱛᱚᱵᱮ ᱱᱤᱛᱚᱝ ᱧᱮᱞ ᱢᱟ ᱟᱵᱚᱨᱮᱱ ᱜᱤᱫᱽᱨᱟᱹ ᱠᱚ ᱚᱞᱚᱜ ᱯᱟᱲᱦᱟᱣ ᱡᱚᱦᱚᱜ ᱴᱷᱤᱠ ᱥᱚᱢᱚᱭ ᱨᱮ ᱵᱟᱵᱚ ᱟᱰᱢᱤᱥᱚᱱ ᱠᱚ ᱠᱷᱟᱱ ᱴᱷᱤᱠ ᱥᱚᱢᱚᱭ ᱨᱮ ᱡᱚᱛᱚ ᱡᱤᱱᱤᱥ ᱚᱞᱚᱜ ᱯᱟᱲᱦᱟᱣ ᱡᱤᱱᱤᱥ ᱵᱟᱵᱚ ᱮᱢᱟ ᱠᱚ ᱠᱷᱟᱱ ᱩᱱᱠᱩ ᱴᱷᱤᱠ ᱥᱚᱢᱚᱭ ᱨᱮ ᱩᱪᱤᱛ ᱥᱤᱠᱠᱷᱟ ᱵᱟᱠᱚ ᱦᱟᱛᱟᱣ ᱫᱟᱲᱮᱭᱟᱜᱼᱟ ᱚᱱᱠᱟ ᱜᱮ ᱠᱮᱨᱤᱭᱚᱨ ᱵᱮᱱᱟᱣ ᱞᱟᱹᱜᱤᱫ ᱟᱵᱚ ᱨᱮᱱ ᱡᱩᱣᱟᱹᱱ ᱠᱚᱲᱟ ᱠᱩᱲᱤ ᱠᱚ ᱡᱩᱫᱤ ᱴᱷᱤᱠ ᱥᱚᱢᱚᱭ ᱨᱮ ᱩᱪᱤᱛ ᱥᱚᱢᱚᱭ ᱨᱮ ᱮᱱᱴᱨᱟᱱᱥ ᱠᱚ ᱵᱟᱠᱚ ᱯᱷᱮᱥᱟ ᱵᱟᱠᱚ ᱪᱮᱥᱴᱟᱭᱟ ᱠᱮᱨᱤᱭᱟᱨ ᱵᱮᱱᱟᱣ ᱞᱟᱹᱜᱤᱫ ᱮᱱᱠᱷᱟᱱ ᱦᱳᱭᱛᱳ ᱟᱠᱚ ᱡᱟᱦᱟᱸ ᱠᱚ ᱠᱩᱠᱢᱩ ᱠᱟᱜᱼᱟ ᱚᱱᱟ ᱵᱟᱭ ᱯᱩᱨᱟᱹᱜ ᱛᱟᱠᱚᱣᱟ ᱡᱟᱦᱟᱸ ᱞᱮᱠᱟ ᱯᱚᱨᱤᱥᱨᱚᱢ ᱠᱟᱛᱷᱟ ᱚᱱᱠᱟ ᱡᱩᱫᱤ ᱢᱤᱫ ᱦᱚᱲ ᱵᱟᱭ ᱯᱚᱨᱤᱥᱨᱚᱢᱚᱭᱟ ᱮᱱᱠᱷᱟᱱ ᱥᱚᱯᱷᱚᱞᱚᱛᱟ ᱫᱚ ᱵᱟᱭ ᱧᱟᱢ ᱫᱟᱲᱮᱭᱟᱜᱼᱟ ᱚᱱᱠᱟᱜᱮ ᱢᱤᱫᱴᱤᱡ ᱪᱟᱹᱥᱤ ᱦᱚᱯᱚᱱ ᱴᱷᱤᱠ ᱥᱚᱢᱚᱭ ᱨᱮ ᱡᱩᱫᱤ ᱪᱟᱥ ᱵᱟᱭ ᱪᱟᱥᱟ ᱮᱱᱠᱷᱟᱱ ᱫᱚ ᱩᱱᱤ ᱪᱟᱥ ᱨᱮᱭᱟᱜ ᱴᱷᱤᱠ ᱵᱟᱭ ᱟᱭ ᱫᱟᱲᱮᱭᱟᱜᱼᱟ ᱚᱱᱠᱟ ᱜᱮ ᱵᱮᱯᱟᱨ ᱵᱟᱹᱱᱤᱡᱽ ᱠᱷᱮᱛᱨᱮ ᱨᱮᱦᱚᱸ ᱡᱩᱫᱤ ᱵᱮᱯᱟᱨ ᱨᱮ ᱪᱮᱫ ᱞᱮᱠᱟ ᱵᱮᱯᱟᱨᱚᱜᱼᱟ ᱪᱮᱫ ᱞᱮᱠᱟᱨᱮ ᱵᱩᱫᱷᱤ ᱠᱳᱣᱥᱚᱞ ᱠᱷᱟᱴᱟᱣ ᱠᱟᱛᱮ ᱡᱩᱫᱤ ᱩᱱᱤ ᱵᱮᱯᱟᱨ ᱥᱮᱫ ᱵᱟᱭ ᱢᱟᱲᱟᱝᱚᱜᱼᱟ ᱴᱷᱤᱠ ᱡᱟᱭᱜᱟ ᱨᱮ ᱴᱷᱤᱠ ᱥᱚᱢᱚᱭ ᱨᱮ ᱵᱮᱯᱟᱨ ᱨᱮᱭᱟᱜ ᱩᱯᱚᱡᱩᱠᱛᱚ ᱥᱟᱢᱟᱱ ᱠᱚ ᱡᱩᱫᱤ ᱵᱟᱭ ᱟᱹᱜᱩᱭᱟ ᱩᱯᱚᱡᱩᱠᱛᱚ ᱴᱟᱭᱤᱢ ᱨᱮ ᱡᱩᱫᱤ ᱵᱟᱭ ᱥᱮᱴᱮᱨᱚᱜᱼᱟ ᱮᱱᱠᱷᱟᱱ ᱩᱱᱤ ᱵᱮᱯᱟᱨ ᱨᱮ ᱜᱷᱟᱴᱟ ᱦᱩᱭ ᱫᱟᱲᱮᱜᱚᱜᱼᱟ ᱩᱱᱤ ᱚᱱᱟ ᱵᱮᱯᱟᱨ ᱠᱷᱮᱛᱨᱮ ᱥᱚᱯᱷᱚᱞᱚᱛᱟ ᱵᱟᱭ ᱧᱟᱢ ᱫᱟᱲᱮᱭᱟᱜᱼᱟ ᱟᱵᱚ ᱡᱚᱛᱚ ᱠᱷᱮᱛᱨᱮ ᱨᱮᱜᱮ ᱥᱚᱯᱷᱚᱞᱚᱛᱟ ᱧᱟᱢ ᱞᱟᱹᱜᱤᱫ ᱠᱷᱟᱱ ᱥᱚᱢᱚᱭ ᱥᱚᱭᱛᱚ ᱛᱟᱲᱚ ᱮᱢ ᱠᱟᱛᱮ ᱛᱟᱲᱟᱢ ᱛᱮ ᱦᱩᱭ ᱟᱵᱚᱱᱟ ᱥᱚᱢᱚᱭ ᱤᱫᱤ ᱠᱟᱛᱮ ᱵᱚ ᱛᱟᱲᱟᱢ ᱞᱮᱠᱷᱟᱱ ᱱᱤᱦᱟᱹᱛᱤ ᱚᱱᱟ ᱠᱟᱹᱢᱤ ᱞᱟᱹᱜᱤᱫ ᱟᱵᱚ ᱥᱚᱯᱷᱚᱞᱚᱛᱟ ᱵᱚ ᱧᱟᱢᱟ ᱴᱷᱤᱠ ᱥᱚᱢᱚᱭ ᱨᱮ ᱴᱷᱤᱠ ᱩᱪᱤᱛ ᱵᱩᱫᱷᱤ ᱯᱨᱚᱭᱳᱜᱽ ᱠᱟᱛᱮ ᱠᱟᱹᱢᱤ ᱛᱚ ᱦᱩᱭ ᱟᱵᱚᱱᱟ ᱟᱵᱚ ᱥᱟᱱᱛᱟᱲ ᱦᱚᱯᱚᱱ ᱟᱹᱫᱤᱵᱟᱹᱥᱤ ᱦᱚᱯᱚᱱ ᱥᱟᱹᱨᱤ ᱯᱚᱨᱤᱥᱨᱚᱢᱚ ᱵᱷᱟᱵᱮ ᱨᱮ ᱵᱚᱦᱩᱛ ᱵᱚ ᱯᱚᱨᱤᱥᱨᱚᱢᱚᱭᱟ ᱤᱠᱷᱟᱹᱱ ᱱᱟᱛᱷᱮᱱ ᱱᱟᱥᱮᱱᱟᱜ ᱟᱵᱚ ᱵᱷᱤᱛᱟᱹᱨ ᱨᱮ ᱡᱩᱞᱩᱢ ᱡᱩᱥ ᱵᱟᱭ ᱦᱤᱡᱩᱜ ᱠᱟᱱ ᱠᱷᱟᱹᱛᱤᱨ ᱛᱮᱦᱮᱧ ᱟᱵᱚ ᱱᱩᱱᱟᱹᱜ ᱞᱟᱛᱟᱨ ᱨᱮ ᱢᱮᱱᱟᱜ ᱵᱚᱱᱟ ᱟᱪᱪᱷᱟ ᱟᱵᱚ ᱡᱚᱛᱚ ᱦᱚᱲ ᱵᱚ ᱪᱷᱩᱴᱟᱹᱜ ᱢᱟ ᱴᱷᱤᱠ ᱥᱚᱢᱚᱭ ᱨᱮ ᱥᱚᱢᱚᱭ ᱤᱫᱤ ᱠᱟᱛᱮ ᱵᱚ ᱠᱟᱹᱢᱤ ᱢᱟ ᱡᱟᱦᱟᱸ ᱛᱤᱱ ᱡᱚᱦᱚᱜ ᱥᱚᱢᱚᱭ ᱚᱠᱟ ᱪᱮᱫ ᱯᱟᱲᱟᱜ ᱠᱟᱱᱟ ᱚᱱᱟ ᱤᱫᱤ ᱵᱚ ᱠᱟᱹᱢᱤ ᱢᱟ ᱮᱱᱠᱷᱟᱱ ᱱᱤᱦᱟᱹᱛ ᱜᱮ ᱟᱵᱚ ᱥᱚᱯᱷᱚᱞᱚᱛᱟ ᱵᱚᱱ ᱧᱟᱢᱟ ᱢᱟ ᱛᱚᱵᱮ ᱛᱮᱦᱮᱧ ᱱᱚᱣᱟ ᱪᱮᱱᱮᱞ ᱛᱟᱞᱟᱛᱮ ᱡᱚᱛᱚ ᱦᱚᱲ ᱱᱮᱦᱚᱨ ᱟᱵᱚ ᱩᱪᱤᱛ ᱥᱚᱢᱚᱭ ᱨᱮ ᱴᱷᱤᱠ ᱥᱚᱢᱚᱭ ᱨᱮ ᱥᱚᱢᱚᱭ ᱨᱮ ᱟᱵᱚ ᱩᱯᱚᱡᱳᱜᱽ ᱢᱟ ᱟᱨ ᱚᱱᱟ ᱥᱚᱢᱚᱭ ᱨᱮᱭᱟᱜ ᱩᱯᱚᱡᱳᱜᱽ ᱠᱟᱛᱮ ᱟᱵᱚ ᱥᱚᱯᱷᱚᱞᱚᱛᱟ ᱵᱚᱱ ᱧᱟᱢ ᱢᱟ ᱚᱱᱟᱜᱮ ᱡᱚᱛᱚ ᱦᱚᱲ ᱴᱷᱮᱱ ᱱᱮᱦᱚᱨ ᱛᱟᱦᱮᱱ ᱠᱟᱱᱟ ᱢᱟ ᱛᱚᱵᱮ ᱱᱚᱣᱟ ᱞᱟᱭᱤᱠ ᱥᱟᱵᱥᱠᱨᱟᱭᱤᱵ ᱟᱨ ᱠᱚᱢᱮᱱᱴ ᱛᱟᱞᱟᱛᱮ ᱟᱵᱚ ᱚᱱᱟ ᱪᱮᱱᱮᱞ ᱠᱷᱚᱱ ᱠᱤᱪᱷᱩ ᱥᱤᱠᱠᱷᱤᱛ ᱥᱤᱠᱠᱷᱟ ᱵᱚ ᱧᱟᱢ ᱢᱟ ᱥᱮᱪᱮᱫ ᱵᱚ ᱧᱟᱢ ᱢᱟ ᱟᱹᱞᱤᱧᱟᱜ ᱟᱥᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ